ᱜᱟᱛᱮ ᱠᱚ ᱨᱟᱹᱥᱠᱟᱹ ᱠᱷᱚᱵᱚᱨ ᱨᱟᱹᱥᱠᱟᱹ ᱠᱷᱚᱵᱚᱨ ᱵᱩᱡᱽ ᱠᱮᱫᱟ ᱯᱮ ᱛᱮᱦᱮᱧ ᱟᱯᱮ ᱥᱟᱢᱟᱝ ᱨᱮ ᱟᱹᱰᱤ ᱠᱩᱥᱤ ᱠᱷᱚᱵᱚᱨ ᱨᱟᱹᱥᱠᱟᱹ ᱠᱷᱚᱵᱚᱨ ᱤᱧ ᱟᱹᱜᱩ ᱥᱮᱴᱮᱨ ᱠᱮᱫᱟ ᱜᱟᱛᱮ ᱠᱚ ᱯᱩᱨᱩᱞᱤᱭᱟᱹ ᱠᱷᱚᱱᱟᱜ ᱰᱟᱭᱨᱮᱠᱴ ᱦᱟᱣᱲᱟ ᱪᱟᱞᱟᱜ ᱜᱟᱹᱰᱤ ᱜᱟᱹᱰᱤ ᱵᱚᱞᱛᱮ ᱫᱚ ᱨᱮᱹᱞ ᱜᱟᱹᱰᱤ ᱠᱚ ᱟᱲᱟᱜ ᱠᱮᱫᱟ ᱵᱩᱡᱽ ᱠᱮᱫᱟ ᱯᱮ ᱢᱟᱱᱮ ᱥᱚᱯᱛᱟ ᱨᱮ ᱢᱳᱴᱟᱢᱩᱴᱤ ᱪᱷᱚ ᱫᱤᱱ ᱪᱟᱞᱟᱜᱼᱟ ᱵᱩᱡᱽ ᱠᱮᱫᱟ ᱯᱮ ᱚᱱᱟ ᱦᱚᱸ ᱴᱟᱭᱤᱢ ᱦᱚᱸᱧ ᱞᱟᱹᱭ ᱟᱯᱮᱭᱟ ᱡᱚᱛᱚ ᱠᱤᱪᱷᱩᱧ ᱞᱟᱹᱭ ᱟᱯᱮᱭᱟ ᱜᱟᱛᱮ ᱠᱚ ᱵᱷᱤᱰᱤᱭᱳ ᱟᱸᱡᱚᱢ ᱛᱟᱵᱚᱱ ᱯᱮ ᱢᱚᱱᱚᱡᱳᱜᱽ ᱫᱤᱭᱮ ᱤᱧ ᱪᱮᱫ ᱤᱧ ᱞᱟᱹᱭᱮᱫᱟ ᱞᱟᱦᱟᱛᱮ ᱠᱟᱛᱮ ᱠᱚ ᱪᱟᱞᱟᱣ ᱵᱟᱸᱠᱩᱲᱟ ᱟᱵᱚ ᱥᱟᱵ ᱯᱮ ᱥᱟᱵ ᱯᱮ ᱡᱩᱫᱤ ᱥᱟᱵ ᱯᱮ ᱠᱳᱞᱠᱟᱛᱟ ᱵᱚᱱ ᱪᱟᱞᱟᱜ ᱠᱟᱱ ᱛᱟᱦᱮᱸᱫ ᱟᱵᱚ ᱠᱷᱚᱲᱚᱜᱽᱯᱩᱨ ᱞᱮᱠᱟ ᱛᱮᱵᱚᱱ ᱪᱟᱞᱟᱜ ᱠᱟᱱ ᱛᱟᱦᱮᱸᱫ ᱠᱤᱱᱛᱩ ᱜᱟᱛᱮ ᱠᱚ ᱟᱫᱚ ᱚᱱᱠᱟ ᱞᱮᱠᱟᱛᱮ ᱡᱩᱨᱤ ᱡᱩᱨᱤ ᱛᱮ ᱪᱟᱞᱟᱣ ᱵᱟᱝ ᱦᱩᱭᱩᱜ ᱛᱟᱵᱚᱱᱟ ᱠᱤᱱᱛᱩ ᱵᱟᱥ ᱛᱮᱦᱚᱸ ᱡᱩᱫᱤ ᱵᱚᱱ ᱪᱟᱞᱟᱜᱼᱟ ᱛᱤᱱᱥᱚ ᱪᱟᱨᱥᱚ ᱴᱟᱠᱟ ᱵᱷᱟᱲᱟ ᱠᱚ ᱦᱟᱛᱟᱣᱟ ᱵᱩᱡᱽ ᱠᱮᱫᱟ ᱯᱮ ᱠᱤᱱᱛᱩ ᱟᱯᱮ ᱴᱨᱮᱱ ᱛᱮ ᱪᱟᱞᱟᱜ ᱯᱮ ᱟᱹᱰᱤ ᱠᱚᱢ ᱠᱷᱚᱨᱚᱪ ᱛᱮ ᱚᱞᱯᱚ ᱥᱚᱢᱚᱭ ᱛᱮᱯᱮ ᱪᱟᱞᱟᱜᱼᱟ ᱵᱩᱡᱽ ᱠᱮᱫᱟ ᱯᱮ ᱚᱱᱟᱜᱮ ᱜᱟᱛᱮ ᱠᱚ ᱛᱮᱦᱮᱧ ᱤᱧ ᱞᱟᱹᱭ ᱟᱯᱮ ᱠᱟᱱᱟ ᱟᱯᱮ ᱥᱟᱢᱟᱝ ᱨᱤᱧ ᱞᱟᱹᱭ ᱟᱯᱮ ᱠᱟᱱᱟ ᱜᱟᱛᱮ ᱠᱚ ᱴᱨᱮᱱ ᱨᱮᱱᱟᱜ ᱱᱚᱢᱵᱚᱨ ᱫᱚ ᱦᱩᱭᱩᱜ ᱠᱟᱱᱟ ᱟᱴᱥᱚᱴᱴᱤ ᱮᱠᱥᱚ ᱮᱠᱩᱥ ᱨᱚᱵᱤᱵᱟᱨ ᱵᱟᱫᱽ ᱫᱤᱭᱮ ᱥᱚᱵᱽ ᱫᱤᱱ ᱜᱮ ᱪᱟᱞᱟᱜᱼᱟ ᱟᱨ ᱚᱱᱟ ᱫᱚ ᱯᱩᱨᱩᱞᱤᱭᱟᱹ ᱠᱷᱚᱱᱟᱜ ᱟᱲᱟᱜᱟᱭ ᱮᱜᱟᱨᱚᱴᱟ ᱯᱚᱱᱮᱨᱚ ᱢᱤᱱᱤᱴ ᱨᱮ ᱵᱟᱸᱠᱩᱲᱟ ᱨᱮ ᱦᱤᱡᱩᱜᱼᱟ ᱮᱠᱴᱟ ᱯᱟᱸᱪ ᱨᱮ ᱵᱩᱡᱽ ᱠᱮᱫᱟ ᱯᱮ ᱜᱟᱛᱮ ᱠᱚ ᱠᱤᱱᱛᱩ ᱚᱠᱟ ᱚᱠᱟᱛᱮ ᱚᱱᱟ ᱴᱨᱮᱱ ᱪᱟᱞᱟᱜᱼᱟ ᱚᱱᱟ ᱦᱚᱸᱧ ᱞᱟᱹᱭᱟᱯᱮ ᱠᱟᱱᱟ ᱜᱟᱛᱮ ᱠᱚ ᱟᱯᱮ ᱥᱟᱵ ᱯᱮ ᱯᱩᱨᱩᱞᱤᱭᱟᱹ ᱠᱷᱚᱱᱟᱜ ᱟᱛᱨᱟ ᱟᱛᱨᱟ ᱠᱷᱚᱱᱟᱜ ᱤᱭᱟᱹ ᱞᱮᱠᱟᱛᱮ ᱡᱷᱟᱹᱴᱤ ᱯᱟᱹᱦᱲᱤ ᱞᱮᱠᱟᱛᱮ ᱵᱟᱸᱠᱩᱲᱟ ᱵᱟᱸᱠᱩᱲᱟ ᱞᱮᱠᱟᱛᱮ ᱵᱤᱞᱤᱭᱟᱛᱳᱲ ᱵᱤᱞᱤᱭᱟᱛᱳᱲ ᱞᱮᱠᱟᱛᱮ ᱥᱳᱱᱟᱢᱩᱠᱷᱤ ᱯᱟᱛᱨᱚ ᱥᱟᱦᱮᱵᱽ ᱚᱱᱠᱟ ᱞᱮᱠᱟᱛᱮ ᱤᱱᱫᱟᱥ ᱞᱮᱠᱟᱛᱮ ᱢᱚᱥᱟᱠ ᱜᱨᱟᱢ ᱞᱮᱠᱟᱛᱮ ᱵᱩᱡᱽ ᱠᱮᱫᱟ ᱯᱮ ᱚᱱᱠᱟ ᱞᱮᱠᱟᱛᱮ ᱯᱩᱨᱟᱹ ᱮᱠᱫᱚᱢ ᱪᱟᱞᱟᱜᱼᱟ ᱥᱨᱤᱨᱟᱢᱯᱩᱨ ᱞᱮᱠᱟᱛᱮ ᱰᱟᱱᱠᱩᱱᱤ ᱞᱮᱠᱟᱛᱮ ᱮᱠᱫᱚᱢ ᱦᱟᱣᱲᱟ ᱪᱟᱞᱟᱜᱼᱟ ᱵᱩᱡᱽ ᱫᱟᱯᱮ ᱜᱟᱛᱮ ᱠᱚ ᱢᱳᱴᱟᱢᱩᱴᱤ ᱯᱩᱱᱭᱟ ᱡᱮᱞᱟᱭ ᱠᱟᱵᱷᱟᱨᱟ ᱯᱩᱱᱭᱟ ᱡᱮᱞᱟ ᱫᱚ ᱦᱩᱭᱩᱜ ᱠᱟᱱᱟ ᱵᱟᱸᱠᱩᱲᱟ ᱡᱮᱞᱟ ᱯᱩᱨᱩᱞᱤᱭᱟ ᱡᱮᱞᱟ ᱵᱚᱨᱫᱷᱚᱢᱟᱱ ᱡᱮᱞᱟ ᱦᱩᱜᱽᱞᱤ ᱡᱮᱞᱟ ᱟᱨ ᱦᱟᱣᱲᱟ ᱡᱮᱞᱟ ᱱᱚᱣᱟ ᱴᱨᱮᱱ ᱦᱮᱡ ᱠᱟᱛᱮ ᱟᱹᱰᱤ ᱦᱚᱲᱟᱜ ᱜᱮ ᱥᱩᱵᱤᱫᱷᱟ ᱦᱩᱭ ᱠᱟᱱᱟ ᱡᱮᱢᱚᱱ ᱮᱠᱪᱩᱭᱮᱞᱤ ᱦᱩᱭᱩᱜ ᱠᱟᱱᱟ ᱥᱠᱩᱞ ᱡᱟᱦᱟᱸ ᱠᱚᱞᱮᱡᱽ ᱠᱚᱨᱮ ᱠᱚ ᱯᱟᱲᱦᱟᱜᱼᱟ ᱩᱱᱠᱩᱣᱟᱜ ᱟᱹᱰᱤ ᱡᱳᱨ ᱜᱮ ᱥᱩᱵᱤᱫᱷᱟ ᱠᱟᱱᱟ ᱠᱟᱨᱚᱱ ᱪᱮᱫᱟᱜ ᱥᱮ ᱟᱵᱚ ᱵᱟᱸᱠᱩᱲᱟ ᱠᱚᱨᱮᱱ ᱜᱤᱫᱽᱨᱟᱹ ᱯᱨᱟᱭ ᱜᱮ ᱵᱚᱨᱫᱷᱚᱢᱟᱱ ᱠᱚ ᱪᱟᱞᱟᱜᱼᱟ ᱵᱚᱨᱫᱷᱚᱢᱟᱱ ᱯᱟᱲᱦᱟᱣ ᱠᱚ ᱪᱟᱞᱟᱜᱼᱟ ᱤᱭᱩᱱᱤᱵᱷᱟᱨᱥᱤᱴᱤ ᱠᱚ ᱪᱟᱞᱟᱜᱼᱟ ᱠᱤᱱᱛᱩ ᱯᱨᱚᱛᱤᱫᱤᱱ ᱥᱟᱵ ᱯᱮ ᱵᱟᱥ ᱛᱮᱯᱮ ᱪᱟᱞᱟᱜᱼᱟ ᱰᱮᱲᱥᱚ ᱢᱟᱱᱮ ᱦᱤᱡᱩᱜ ᱪᱟᱞᱟᱜ ᱛᱤᱱᱥᱚ ᱴᱟᱠᱟ ᱠᱷᱚᱨᱚᱪᱚᱜᱼᱟ ᱠᱤᱱᱛᱩ ᱥᱟᱵ ᱯᱮ ᱴᱨᱮᱱ ᱛᱮᱯᱮ ᱪᱟᱞᱟᱜᱼᱟ ᱟᱯᱮ ᱠᱩᱲᱤ ᱴᱟᱠᱟ ᱛᱮᱯᱮ ᱪᱟᱞᱟᱜᱼᱟ ᱵᱩᱡᱽ ᱠᱮᱫᱟ ᱯᱮ ᱛᱟᱦᱚᱞᱮ ᱵᱷᱟᱲᱟᱧ ᱞᱟᱹᱭ ᱟᱯᱮ ᱠᱟᱱᱟ ᱜᱟᱛᱮ ᱠᱚ ᱥᱟᱵ ᱯᱮ ᱟᱯᱮ ᱡᱩᱫᱤ ᱥᱟᱵ ᱯᱮ ᱯᱩᱨᱩᱞᱤᱭᱟᱹ ᱠᱷᱚᱱᱟᱜ ᱯᱮ ᱪᱟᱞᱟᱜᱼᱟ ᱢᱟᱱᱮ ᱦᱟᱣᱲᱟ ᱛᱟᱦᱚᱞᱮ ᱥᱟᱴ ᱴᱟᱠᱟ ᱞᱟᱜᱟᱣ ᱯᱮᱭᱟ ᱟᱯᱮ ᱡᱩᱫᱤ ᱥᱟᱵ ᱯᱮ ᱟᱫᱽᱨᱟ ᱠᱷᱚᱱᱟᱜ ᱯᱮ ᱪᱟᱞᱟᱜᱼᱟ ᱛᱟᱦᱚᱞᱮ ᱟᱯᱮ ᱯᱚᱧᱪᱟᱱᱱᱚ ᱴᱟᱠᱟ ᱞᱟᱜᱟᱣ ᱯᱮᱭᱟ ᱟᱨ ᱟᱯᱮ ᱡᱩᱫᱤ ᱥᱟᱵ ᱯᱮ ᱤᱭᱟᱹ ᱵᱟᱸᱠᱩᱲᱟ ᱠᱷᱚᱱᱟᱜ ᱯᱮ ᱪᱟᱞᱟᱜᱼᱟ ᱟᱯᱮ ᱯᱚᱸᱭᱛᱟᱞᱞᱤᱥ ᱴᱟᱠᱟ ᱛᱮᱯᱮ ᱪᱟᱞᱟᱜᱼᱟ ᱚᱱᱟ ᱯᱩᱨᱟᱹ ᱦᱟᱣᱲᱟ ᱯᱮ ᱪᱟᱞᱟᱜᱼᱟ ᱵᱩᱡᱽ ᱠᱮᱫᱟ ᱯᱮ ᱱᱚᱣᱟ ᱟᱹᱰᱤ ᱦᱚᱲᱟᱜ ᱜᱮ ᱤᱪᱪᱷᱟᱹ ᱛᱟᱦᱮᱸ ᱞᱮᱱᱟ ᱡᱮ ᱱᱚᱣᱟ ᱴᱨᱮᱱ ᱛᱤᱥ ᱪᱟᱹᱞᱩᱜᱼᱟ ᱛᱤᱥ ᱪᱟᱹᱞᱩᱜᱼᱟ ᱠᱤᱱᱛᱩ ᱜᱟᱛᱮ ᱠᱚ ᱱᱚᱣᱟ ᱥᱚᱯᱱᱚ ᱡᱚᱛᱚ ᱦᱚᱲᱟᱜ ᱜᱮ ᱥᱟᱹᱨᱤ ᱠᱟᱱ ᱛᱟᱵᱚᱱᱟ ᱟᱫᱚ ᱠᱳᱱᱳ ᱚᱥᱩᱵᱤᱫᱷᱟ ᱜᱮ ᱵᱟᱹᱱᱩᱜ ᱛᱟᱵᱚᱱᱟ ᱜᱟᱛᱮ ᱠᱚ ᱜᱟᱛᱮ ᱠᱚ ᱛᱤᱱᱟᱹᱜ ᱟᱹᱪᱩᱨ ᱟᱹᱪᱩᱨ ᱛᱮ ᱪᱟᱞᱟᱜ ᱦᱩᱭᱩᱜ ᱠᱟᱱ ᱛᱟᱵᱚᱱᱟ ᱱᱚᱛᱮ ᱢᱟᱥᱮ ᱞᱮᱠᱟ ᱠᱷᱚᱲᱚᱜᱽᱯᱩᱨ ᱞᱮᱠᱟᱛᱮ ᱪᱟᱞᱟᱜ ᱦᱩᱭᱩᱜ ᱠᱟᱱ ᱛᱟᱵᱚᱱᱟ ᱠᱤᱱᱛᱩ ᱚᱱᱟ ᱠᱚ ᱫᱤᱱ ᱜᱟᱛᱮ ᱠᱚ ᱢᱩᱪᱷᱟᱹᱣ ᱠᱟᱱᱟ ᱟᱫᱚ ᱥᱩᱵᱤᱫᱷᱟ ᱠᱟᱱᱟ ᱵᱩᱡᱽ ᱠᱮᱫᱟ ᱯᱮ ᱟᱥᱟ ᱡᱟᱣᱟ ᱡᱚᱛᱚ ᱜᱮ ᱥᱩᱵᱤᱫᱷᱟ ᱚᱱᱟᱜᱮ ᱜᱟᱛᱮ ᱠᱚ ᱟᱯᱮ ᱡᱩᱫᱤ ᱥᱟᱵ ᱯᱩᱨᱩᱞᱤᱭᱟᱹ ᱯᱮ ᱪᱟᱞᱟᱜᱼᱟ ᱚᱱᱛᱮ ᱡᱩᱫᱤ ᱟᱨᱚ ᱛᱚᱠᱷᱚᱱ ᱟᱨᱚ ᱜᱟᱹᱰᱤ ᱯᱟᱥ ᱟᱭ ᱫᱚᱥᱴᱟ ᱯᱟᱸᱪ ᱨᱮ ᱥᱮᱛᱟᱜ ᱵᱮᱲᱟ ᱚᱱᱟ ᱫᱚ ᱵᱩᱡᱽ ᱠᱮᱫᱟ ᱯᱮ ᱫᱚᱥᱴᱟ ᱯᱟᱸᱪ ᱨᱮ ᱚᱱᱟ ᱯᱩᱨᱩᱞᱤᱭᱟᱹ ᱥᱮᱫ ᱛᱮᱯᱮ ᱧᱟᱢᱟᱜ ᱯᱮ ᱚᱱᱟ ᱴᱨᱮᱱ ᱵᱩᱡᱽ ᱠᱮᱫᱟ ᱯᱮ ᱜᱟᱛᱮ ᱠᱚ ᱟᱵᱚ ᱫᱚ ᱠᱳᱞᱠᱟᱛᱟ ᱦᱤᱥᱟᱹᱵ ᱛᱮ ᱪᱟᱞᱟᱜ ᱦᱩᱭᱩᱜ ᱛᱟᱵᱚᱱᱟ ᱟᱵᱚ ᱫᱚ ᱠᱳᱞᱠᱟᱛᱟ ᱨᱮ ᱱᱟᱱᱟ ᱨᱚᱠᱚᱢ ᱠᱟᱹᱢᱤ ᱠᱟᱡᱽ ᱛᱟᱦᱮᱱ ᱛᱟᱵᱚᱱ ᱜᱮᱭᱟ ᱡᱮᱦᱮᱛᱩ ᱟᱵᱚ ᱠᱳᱞᱠᱟᱛᱟ ᱫᱚ ᱨᱟᱡᱽᱫᱷᱟᱱᱤ ᱠᱟᱱ ᱛᱟᱵᱚᱱᱟ ᱜᱟᱛᱮ ᱠᱚ ᱱᱚᱣᱟ ᱵᱷᱤᱰᱤ ᱫᱚ ᱱᱤᱛ ᱢᱟᱨᱟᱝ ᱜᱮ ᱛᱟᱦᱮᱸ ᱞᱮᱱᱟ ᱵᱩᱡᱽ ᱠᱮᱫᱟ ᱯᱮ ᱠᱟᱹᱴᱤᱡ ᱡᱩᱫᱤ ᱯᱮ ᱥᱟᱵ ᱯᱮ ᱟᱯᱮ ᱠᱟᱹᱴᱤᱡ ᱡᱩᱫᱤ ᱵᱷᱟᱞᱮ ᱯᱮ ᱵᱩᱡᱽ ᱠᱮᱫᱟ ᱟᱯᱮ ᱡᱩᱫᱤ ᱠᱟᱹᱴᱤᱡ ᱥᱟᱦᱟᱡᱽᱡᱚ ᱞᱮᱠᱟ ᱱᱚᱣᱟ ᱵᱷᱤᱰᱤᱭᱳ ᱡᱩᱫᱤ ᱠᱟᱹᱴᱤᱡ ᱩᱯᱚᱠᱟᱨ ᱞᱟᱜᱟ ᱠᱟᱱ ᱛᱟᱯᱮ ᱜᱟᱛᱮ ᱠᱚ ᱠᱟᱹᱴᱤᱡ ᱞᱟᱭᱤᱠ ᱠᱚᱢᱮᱱᱴ ᱥᱮᱭᱟᱨ ᱟᱨ ᱜᱟᱛᱮ ᱠᱚ ᱥᱟᱵᱥᱠᱨᱟᱭᱤᱵ ᱫᱚ ᱟᱞᱚᱯᱮ ᱦᱤᱲᱤᱧᱟ ᱜᱟᱛᱮ ᱠᱚ ᱟᱨᱚ ᱱᱚᱝᱠᱟᱱ ᱵᱷᱤᱰᱤᱭᱳ ᱟᱨᱚᱧ ᱟᱹᱜᱩᱭ ᱛᱟᱵᱚᱱᱟ ᱵᱩᱡᱽ ᱠᱮᱫᱟ ᱯᱮ ᱟᱨᱚ ᱱᱚᱝᱠᱟᱱᱟᱜ ᱵᱷᱟᱞᱮ ᱵᱷᱟᱞᱮ ᱵᱷᱤᱰᱤᱭᱳ ᱟᱯᱮ ᱯᱞᱤᱡᱽ ᱜᱟᱛᱮ ᱠᱚ ᱞᱟᱭᱤᱠ ᱠᱚᱢᱮᱱᱴ ᱟᱨ ᱥᱮᱭᱟᱨ ᱯᱮ ᱵᱩᱡᱽ ᱠᱮᱫᱟ ᱯᱮ ᱟᱯᱮ ᱠᱚᱢᱮᱱᱴ ᱯᱮ ᱵᱟᱠᱷᱟᱡ ᱱᱚᱝᱠᱟᱱᱟᱜ ᱟᱨᱚ ᱵᱷᱤᱰᱤᱭᱳᱧ ᱟᱹᱜᱩᱭᱟ ᱥᱮ ᱵᱟᱝ ᱜᱟᱛᱮ ᱠᱚ ᱱᱚᱣᱟ ᱵᱷᱤᱰᱤᱭᱳ ᱴᱟᱴᱟ ᱜᱟᱛᱮ ᱠᱚ